ᱦᱚᱲᱟᱜ ᱠᱚᱞᱡᱟ ᱠᱚ ᱡᱚᱢᱟ ᱪᱮᱫ ᱛᱤᱱᱟᱹᱜ ᱥᱟᱹᱨᱤᱭᱟ ᱟᱨ ᱛᱤᱱᱟᱹᱜ ᱮᱲᱮᱭᱟ ᱛᱚ ᱱᱚᱣᱟ ᱵᱷᱤᱰᱤᱭᱳ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱡᱚᱢ ᱫᱮᱠᱞᱮ ᱠᱤᱨᱠᱚᱢ ᱠᱚ ᱠᱚ ᱡᱚᱢ ᱯᱮᱭᱟ ᱥᱮ ᱵᱟᱠᱚ ᱡᱚᱢ ᱯᱮᱭᱟ ᱟᱪᱪᱷᱟ ᱩᱱᱠᱩ ᱦᱚᱲ ᱠᱚ ᱡᱚᱢ ᱠᱚᱣᱟ ᱩᱱᱠᱩ ᱥᱟᱢᱟᱱᱮ ᱦᱚᱲ ᱡᱚᱢ ᱵᱟᱯᱮ ᱧᱮᱞᱟ ᱦᱚᱲ ᱠᱚ ᱡᱚᱢ ᱠᱚᱣᱟ

ᱦᱟᱦᱟᱲᱟ ᱠᱟᱛᱷᱟ ᱢᱟᱱᱮ ᱟᱹᱰᱤ ᱵᱚᱛᱚᱨ ᱞᱮᱠᱟᱱ ᱠᱟᱛᱷᱟ ᱠᱚ ᱞᱟᱹᱭ ᱠᱮᱜᱼᱟ ᱢᱟᱱᱮ ᱡᱟᱦᱟᱸ ᱫᱚ ᱢᱟᱱᱮ ᱟᱠᱚ ᱡᱟᱦᱟᱸ ᱫᱚ ᱠᱚᱞᱡᱟ ᱠᱚ ᱦᱚᱲᱟᱜ ᱠᱚᱞᱡᱟ ᱠᱚ ᱛᱤᱠᱤ ᱠᱟᱛᱮ ᱥᱮ ᱤᱭᱟᱹ ᱠᱟᱛᱮ ᱠᱚ ᱡᱚᱢᱟ ᱴᱷᱤᱠ ᱜᱮᱭᱟ ᱛᱚ ᱱᱚᱰᱮ ᱢᱤᱫᱴᱟᱝ ᱠᱟᱛᱷᱟᱧ ᱞᱟᱹᱭᱟ ᱡᱮ ᱢᱮᱱᱛᱮ ᱚᱠᱟ ᱨᱮᱱᱟᱜ ᱠᱟᱱᱟ ᱡᱟᱦᱟᱸᱭ ᱠᱚ ᱚᱱᱟ ᱥᱩᱨ ᱥᱩᱯᱩᱨ ᱨᱮᱱ ᱪᱮ ᱚᱱᱟ ᱠᱚᱨᱮᱱ ᱯᱮ ᱧᱮᱞᱮᱜᱼᱟ ᱡᱟᱦᱟᱸᱭ ᱠᱚᱯᱮ ᱵᱟᱰᱟᱭᱟ ᱛᱚ ᱠᱚᱢᱮᱱᱴ ᱟᱛᱮ ᱱᱤᱦᱟᱹᱛᱤ ᱞᱟᱹᱭ ᱛᱟᱵᱚᱱ ᱯᱮ ᱟᱨ ᱤᱧ ᱯᱟᱦᱴᱟ ᱥᱮᱫ ᱠᱷᱚᱱᱟᱜ ᱱᱤᱭᱟᱹ ᱜᱮ ᱢᱮᱱ ᱥᱟᱱᱟᱧᱟ ᱡᱮ ᱢᱮᱱᱛᱮ ᱱᱚᱝᱠᱟ ᱰᱟᱹᱦᱱᱤ ᱦᱩᱭᱱᱟ ᱛᱤᱱᱟᱹᱜ ᱥᱟᱹᱨᱤᱭᱟᱜ ᱠᱟᱱᱟ ᱱᱚᱣᱟ ᱠᱷᱟᱹᱞᱤᱭᱟᱜ ᱠᱟᱱᱟ ᱛᱚ ᱱᱤᱛᱚᱜ ᱫᱷᱟᱹᱵᱤᱡ ᱢᱟ ᱦᱚᱲ ᱢᱟ ᱠᱚ ᱟᱵᱚ ᱟᱹᱰᱤ ᱟᱭᱢᱟ ᱦᱚᱲ ᱵᱚ ᱢᱮᱱ ᱜᱮᱭᱟ ᱢᱮᱱᱟᱜ ᱠᱚᱜᱮᱭᱟ ᱟᱨ ᱟᱹᱰᱤ ᱟᱭᱢᱟ ᱦᱚᱲ ᱵᱚᱱ ᱢᱮᱱ ᱠᱚᱣᱟ ᱰᱟᱦᱱᱤ ᱫᱚ ᱵᱟᱹᱪᱩᱜ ᱠᱚᱣᱟ ᱴᱷᱤᱠ ᱜᱮᱭᱟ ᱟᱨ ᱡᱟᱦᱟᱸ ᱞᱮᱠᱟ ᱱᱩᱠᱩ ᱱᱟᱦᱟᱜ ᱪᱮᱫ ᱞᱮᱠᱟ ᱱᱩᱠᱩ ᱠᱚ ᱵᱟᱸᱫᱮ ᱟᱠᱟᱫ ᱠᱚᱣᱟ ᱪᱮᱫ ᱞᱮᱠᱟ ᱢᱟᱱᱮ ᱱᱩᱠᱩ ᱫᱚ ᱥᱟᱹᱨᱤ ᱥᱟᱹᱨᱤ ᱰᱟᱦᱱᱤ ᱞᱮᱠᱟ ᱢᱟᱱᱮ ᱱᱚᱰᱮ ᱦᱚᱲ ᱨᱩᱯ ᱨᱮ ᱢᱮᱱᱟᱜ ᱠᱚᱣᱟ ᱴᱷᱤᱠ ᱜᱮᱭᱟ ᱟᱨ ᱱᱩᱠᱩ ᱯᱮᱭᱟ ᱰᱟᱦᱱᱤᱭᱟᱜ ᱠᱟᱛᱷᱟ ᱠᱚ ᱟᱸᱡᱚᱢ ᱟᱛᱮᱫ ᱟᱯᱮᱭᱟᱜ ᱢᱚᱱᱮ ᱨᱮ ᱪᱮᱫ ᱯᱮ ᱟᱹᱭᱠᱟᱹᱣ ᱠᱮᱜᱼᱟ ᱠᱟᱢᱮᱱᱴ ᱟᱛᱮᱫ ᱱᱤᱦᱟᱹᱛᱤ ᱞᱟᱹᱭ ᱛᱟᱵᱚᱱ ᱯᱮ ᱟᱨ ᱢᱟ ᱮᱱᱠᱷᱟᱱ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱡᱚᱛᱚ ᱠᱚ ᱢᱩᱪᱟᱹᱫ ᱨᱮ ᱡᱚᱦᱟᱨ